ᱥᱟᱱᱟᱢ ᱠᱚ ᱡᱚᱦᱟᱨ ᱪᱮᱫ ᱞᱮᱠᱟ ᱢᱮᱱᱟᱜ ᱯᱮᱭᱟ ᱟᱥᱟᱭᱤᱧ ᱱᱟᱯᱟᱭ ᱨᱮᱜᱮ ᱢᱮᱱᱟᱜ ᱯᱮᱭᱟ ᱟᱨ ᱟᱞᱮ ᱦᱚᱸ ᱱᱟᱦᱟᱜ ᱛᱮᱦᱮᱧ ᱦᱟᱹᱵᱤᱡ ᱫᱚ ᱱᱟᱯᱟᱭ ᱨᱮᱜᱮ ᱢᱮᱱᱟᱜ ᱞᱮᱭᱟ ᱛᱚ ᱟᱯᱮ ᱡᱚᱛᱚ ᱠᱚ ᱟᱨ ᱢᱤᱫᱴᱮᱱ ᱱᱟᱣᱟ ᱵᱞᱚᱜᱽ ᱨᱮᱧ ᱥᱟᱹᱜᱩᱱ ᱫᱟᱨᱟᱢᱮᱫ ᱯᱮᱭᱟ ᱟᱨ ᱡᱟᱣ ᱫᱤᱱ ᱞᱮᱠᱟ ᱜᱮ ᱱᱟᱦᱟᱜ ᱛᱮᱦᱮᱧ ᱦᱚᱸ ᱢᱮᱨᱚᱢ ᱜᱩᱯᱤ ᱜᱤᱧ ᱦᱮᱡ ᱟᱠᱟᱱ ᱛᱟᱵᱚᱱᱟ ᱛᱚ ᱧᱮᱞ ᱫᱟᱲᱮᱭᱟᱜ ᱠᱟᱱᱟ ᱯᱮ ᱟᱹᱭᱩᱵ ᱵᱮᱞᱟ ᱨᱮᱭᱟᱜ ᱱᱟᱡᱟᱨᱟ ᱴᱟᱭᱤᱢ ᱦᱩᱭᱩᱜ ᱠᱟᱱᱟ ᱛᱤᱱ ᱵᱟᱡᱮ ᱟᱨ ᱱᱚᱜᱼᱚ ᱱᱚᱝᱠᱟᱛᱮ ᱱᱤᱭᱟᱹ ᱠᱚᱫᱚ ᱛᱩᱲᱤ ᱵᱟᱲᱜᱮ ᱠᱟᱱᱟ ᱱᱚᱜᱼᱚ ᱱᱚᱸᱰᱮ ᱯᱮ ᱧᱮᱞ ᱫᱟᱲᱮᱭᱟᱜ ᱠᱟᱱᱟ ᱢᱤᱫᱴᱮᱱ ᱛᱩᱲᱤ ᱵᱟᱲᱜᱮ ᱟᱨ ᱢᱤᱫᱴᱮᱱ ᱛᱩᱲᱤ ᱵᱟᱲᱜᱮ ᱱᱚᱜᱼᱚᱭ ᱟᱨ ᱦᱟᱛᱮ ᱨᱮ ᱢᱤᱫᱴᱮᱱ ᱧᱮᱞᱚᱜ ᱠᱟᱱᱟ ᱦᱟᱱᱮ ᱛᱚ ᱚᱱᱟ ᱫᱚ ᱛᱩᱲᱤ ᱫᱚ ᱵᱟᱝ ᱠᱟᱱᱟ ᱚᱱᱟ ᱫᱚ ᱠᱟᱱᱟ ᱦᱚᱲᱮᱡ ᱟᱨ ᱛᱩᱲᱤ ᱵᱟᱲᱜᱮ ᱥᱮᱫ ᱢᱮᱨᱚᱢᱤᱧ ᱟᱹᱜᱩ ᱟᱠᱟᱫ ᱠᱚᱣᱟ ᱛᱚᱵᱮ ᱟᱲᱟᱜ ᱠᱚᱧ ᱥᱤᱫ ᱛᱟᱨᱟᱭ ᱛᱟᱵᱚᱱᱟ ᱟᱹᱭᱩᱵ ᱩᱛᱩᱭ ᱞᱟᱹᱜᱤᱫ ᱟᱨ ᱧᱮᱞ ᱦᱚᱪᱚ ᱯᱮᱭᱟᱹᱧ ᱪᱮᱫ ᱞᱮᱠᱟ ᱟᱲᱟᱜ ᱤᱧ ᱥᱤᱫᱟ ᱟᱨ ᱜᱟᱛᱮ ᱠᱚ ᱱᱚᱜᱼᱚᱭ ᱛᱩᱲᱤ ᱛᱚᱵᱮ ᱧᱮᱞ ᱫᱟᱲᱮᱭᱟᱜ ᱠᱟᱱᱟ ᱯᱮ ᱟᱨ ᱱᱤᱛᱚᱜ ᱫᱚ ᱚᱲᱟᱜ ᱤᱧ ᱥᱤᱫ ᱛᱟᱵᱚᱱᱟ ᱧᱮᱞ ᱫᱟᱲᱮᱣᱟᱹᱧ ᱠᱟᱱᱟ ᱯᱮ ᱟᱨ ᱜᱟᱛᱮ ᱠᱚ ᱟᱲᱟᱜ ᱫᱚᱧ ᱥᱤᱫ ᱠᱮᱫᱟ ᱱᱤᱛᱚᱜ ᱫᱚ ᱛᱚ ᱧᱮᱞ ᱫᱟᱲᱮᱭᱟᱜ ᱠᱟᱱᱟ ᱯᱮ ᱱᱚᱜᱼᱚᱭ ᱡᱷᱚᱞᱟ ᱨᱤᱧ ᱵᱷᱚᱨᱟᱣ ᱠᱟᱜᱼᱟ ᱟᱨ ᱟᱲᱟᱜ ᱵᱷᱚᱨᱟᱣ ᱞᱟᱹᱜᱤᱫ ᱦᱚᱸ ᱯᱩᱨᱟᱹ ᱦᱚᱯᱚᱱ ᱦᱚᱯᱚᱱ ᱡᱷᱩᱞᱟᱧ ᱟᱹᱜᱩ ᱠᱟᱜᱼᱟ ᱟᱨ ᱱᱚᱜᱼᱚᱭ ᱱᱚᱛᱮ ᱫᱚ ᱱᱚᱜᱼᱚᱭ ᱦᱚᱲᱮᱡ ᱜᱚᱰᱟ ᱧᱮᱞ ᱫᱟᱲᱮᱭᱟᱜ ᱠᱟᱱᱟ ᱯᱮ ᱛᱚ ᱦᱚᱲᱮᱡ ᱠᱚ ᱥᱩᱨ ᱠᱷᱚᱡ ᱵᱟᱹᱧ ᱧᱮᱞ ᱦᱚᱪᱚ ᱟᱠᱟᱫ ᱯᱮᱭᱟ ᱛᱚ ᱧᱮᱞ ᱛᱟᱵᱚᱱ ᱯᱮ ᱪᱮᱫ ᱞᱮᱠᱟ ᱧᱮᱞᱚᱜ ᱠᱟᱱᱟ ᱦᱚᱲᱮᱡ ᱫᱟᱨᱮ ᱚᱱᱮ ᱚᱱᱠᱟ ᱦᱚᱲᱮᱡ ᱫᱚ ᱧᱮᱞᱚᱜᱼᱟ ᱚᱠᱚᱭ ᱠᱚ ᱟᱯᱮ ᱥᱮᱫ ᱵᱟᱯᱮ ᱪᱟᱥᱫᱟ ᱛᱚ ᱧᱮᱞ ᱛᱟᱵᱚᱱ ᱯᱮ ᱱᱟᱦᱟᱜ ᱟᱨ ᱠᱚᱢᱮᱱᱴ ᱨᱮ ᱞᱟᱹᱭ ᱛᱟᱵᱚᱱ ᱯᱮ ᱡᱮ ᱟᱞᱮ ᱥᱮᱫ ᱫᱚ ᱵᱟᱞᱮ ᱪᱟᱥᱫᱟ ᱟᱨ ᱪᱟᱸᱫᱚ ᱦᱚᱸ ᱟᱹᱭᱩᱵᱚᱜ ᱠᱟᱱᱟ ᱱᱤᱛ ᱫᱚ ᱚᱲᱟᱜ ᱥᱮᱫ ᱢᱚᱦᱰᱟ ᱠᱚ ᱦᱩᱭᱩᱜᱼᱟ ᱟᱨ ᱵᱞᱚᱜᱽ ᱫᱚ ᱤᱱᱟᱹᱜ ᱜᱮ ᱛᱟᱦᱮᱱ ᱠᱟᱱ ᱛᱟᱵᱚᱱᱟ ᱠᱟᱹᱴᱤᱡ ᱢᱟᱨᱟᱝ ᱛᱚ ᱠᱩᱥᱤᱭᱟᱜ ᱠᱷᱟᱡ ᱯᱮ ᱞᱟᱭᱤᱠ ᱛᱟᱵᱚᱱ ᱯᱮ ᱠᱟᱢᱮᱱᱴ ᱛᱟᱵᱚᱱ ᱯᱮ ᱟᱨ ᱪᱮᱱᱮᱞ ᱦᱚᱸ ᱥᱟᱵᱥᱠᱨᱟᱭᱤᱵᱽ ᱛᱟᱵᱚᱱ ᱯᱮ ᱢᱟ ᱛᱚᱵᱮ ᱢᱩᱪᱟᱹᱫ ᱨᱮ ᱡᱚᱛᱚ ᱠᱚ ᱡᱚᱦᱟᱨ